ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧᱟᱜ ᱡᱩᱜᱽ ᱡᱟᱦᱟᱸ ᱞᱮᱠᱟ ᱦᱩᱭᱮᱱᱟ ᱟᱵᱚ ᱟᱹᱫᱤᱵᱟᱹᱥᱤ ᱠᱚᱜᱮ ᱟᱹᱫᱤ ᱯᱟᱹᱪᱷᱞᱟᱹ ᱨᱮᱵᱚ ᱧᱩᱨ ᱟᱠᱟᱱᱟ ᱟᱵᱚ ᱥᱟᱱᱛᱟᱲ ᱦᱚᱯᱚᱱ ᱠᱚ ᱜᱮ ᱟᱹᱰᱤ ᱛᱟᱭᱚᱢ ᱨᱮ ᱢᱮᱱᱟᱜ ᱵᱚᱱᱟ ᱛᱚᱵᱮ ᱱᱚᱣᱟ ᱛᱟᱭᱚᱢᱚᱜ ᱫᱤᱥᱟᱹ ᱫᱚ ᱟᱵᱚᱣᱟᱜ ᱢᱟᱱᱚᱥᱤᱠᱚᱛᱟ ᱜᱮ ᱪᱮᱸᱡᱚᱜ ᱫᱚᱨᱠᱟᱨᱚᱜ ᱦᱩᱭᱩᱜ ᱠᱟᱱᱟ ᱪᱤᱠᱟᱹᱛᱮ ᱟᱵᱚ

ᱟᱵᱚ ᱠᱚ ᱠᱷᱟᱴᱟᱣᱮᱫ ᱵᱚᱱᱟ ᱟᱵᱚ ᱴᱷᱮᱱ ᱠᱷᱚᱱ ᱯᱚᱨᱤᱥᱨᱚᱢ ᱤᱫᱤ ᱠᱟᱛᱮ ᱟᱠᱚ ᱞᱟᱵᱷᱚᱵᱟᱱ ᱢᱟᱠᱚ ᱚᱪᱚᱭᱮᱫ ᱠᱚᱣᱟ ᱵᱚ ᱮᱵᱚᱝ ᱚᱱᱟ ᱵᱚᱫᱚᱞ ᱛᱮ ᱟᱵᱚ ᱚᱠᱚᱭ ᱫᱚ ᱫᱩᱭᱥᱚ ᱛᱤᱱᱥᱚ ᱪᱟᱨᱥᱚ ᱯᱟᱸᱪᱥᱚ ᱫᱷᱟᱹᱨᱤᱡ ᱴᱟᱠᱟ ᱵᱚ ᱧᱟᱢᱮᱫ ᱛᱚᱵᱮ ᱱᱚᱰᱮ ᱠᱟᱛᱷᱟ ᱦᱤᱡᱩᱜ ᱠᱟᱱᱟ ᱟᱵᱚ ᱦᱩᱱᱟᱹᱝ ᱟᱵᱚ ᱞᱟᱹᱜᱤᱫ ᱵᱚ ᱠᱷᱟᱴᱟᱣ ᱮᱱᱠᱷᱟᱱ ᱚᱱᱟ ᱯᱚᱨᱤᱥᱛᱷᱤᱛᱤ ᱨᱮᱫᱚ ᱦᱚᱭᱛᱚ ᱵᱟᱝ ᱵᱚ ᱯᱟᱲᱟᱣᱟ ᱚᱱᱟ ᱠᱚ ᱤᱫᱤ ᱠᱟᱛᱮ ᱩᱭᱦᱟᱹᱨ ᱦᱤᱡᱩᱜ ᱠᱟᱱᱟ ᱟᱵᱚ ᱥᱟᱨᱤᱨᱤᱠ ᱵᱷᱟᱵᱮ ᱠᱷᱟᱴᱟᱜ ᱫᱚ ᱡᱤᱵᱚᱱ ᱥᱟᱨᱟ ᱫᱚ ᱵᱟᱢ ᱫᱟᱲᱮᱭᱟᱜᱼᱟ ᱠᱤᱱᱛᱩ ᱢᱟᱱᱚᱥᱤᱠ ᱵᱷᱟᱵᱮ ᱵᱟ ᱵᱩᱫᱽᱫᱷᱤ ᱠᱷᱟᱲᱟᱣ ᱠᱟᱛᱮ ᱡᱩᱫᱤᱢ ᱠᱷᱟᱴᱟᱜᱼᱟ ᱮᱱᱠᱷᱟᱱ ᱫᱚ ᱡᱤᱵᱚᱱ ᱥᱟᱨᱟ ᱵᱟᱢ ᱞᱟᱸᱜᱟᱜᱼᱟ ᱱᱚᱣᱟ ᱠᱚ ᱤᱫᱤ ᱠᱟᱛᱮ ᱛᱮᱦᱮᱧᱟᱜ ᱥᱚᱢᱟᱡᱽ ᱛᱮᱦᱮᱧ ᱨᱮᱱ ᱡᱩᱣᱟᱹᱱ ᱠᱚᱲᱟ ᱠᱩᱲᱤ ᱠᱚ ᱩᱭᱦᱟᱹᱨ ᱫᱚᱨᱠᱟᱨᱚᱜ ᱠᱟᱱᱟ ᱚᱠᱚᱭ ᱦᱚᱸ ᱪᱟᱸᱫᱚ ᱵᱚᱸᱜᱟ ᱫᱚ ᱠᱤᱥᱟᱹᱬ ᱟᱨ ᱨᱮᱸᱜᱮᱡ ᱠᱟᱛᱮ ᱫᱚ ᱵᱟᱭ ᱵᱷᱮᱡᱟ ᱠᱟᱠᱚᱣᱟ ᱱᱤᱡᱮᱨ ᱱᱤᱡᱮᱨᱟᱜ ᱠᱟᱹᱢᱤ ᱤᱫᱤ ᱠᱟᱛᱮ ᱜᱮᱢ ᱠᱤᱥᱟᱹᱬᱚᱜᱼᱟ ᱱᱤᱡᱮᱨ ᱱᱤᱡᱮᱨᱟᱜ ᱯᱟᱹᱲᱣᱟᱹ ᱤᱫᱤ ᱠᱟᱛᱮ ᱜᱮᱢ ᱨᱮᱸᱜᱮᱡᱚᱜᱼᱟ ᱛᱚᱵᱮ ᱱᱚᱣᱟ ᱠᱚ ᱨᱮᱸᱜᱮᱡ ᱟᱨ ᱠᱤᱥᱟᱹᱬ ᱱᱤᱡᱚᱨᱟᱜ ᱪᱮᱛᱟᱱ ᱨᱮᱜᱮ ᱢᱮᱱᱟᱜᱼᱟ ᱟᱵᱚ ᱫᱚ ᱡᱮᱠᱳᱱᱥᱤ ᱵᱮᱯᱟᱨ ᱨᱮ ᱵᱤᱡᱽᱱᱮᱥ ᱨᱮ ᱵᱟᱝ ᱵᱚ ᱥᱮᱱ ᱫᱟᱲᱮᱭᱟᱜ ᱠᱟᱱᱟ ᱟᱵᱚ ᱫᱚ ᱦᱟᱺᱰᱤ ᱟᱨ ᱯᱟᱹᱨᱣᱟᱹ ᱵᱮᱯᱟᱨ ᱪᱷᱟᱰᱟ ᱟᱨ ᱪᱮᱫ ᱦᱚᱸ ᱵᱟᱢ ᱫᱟᱲᱮᱭᱟᱜ ᱠᱟᱱᱟ ᱡᱚᱛᱚ ᱠᱷᱮᱛᱨᱮ ᱨᱮᱜᱮ ᱵᱮᱯᱟᱨ ᱢᱤᱫᱴᱤᱡ ᱵᱤᱡᱽᱱᱮᱥ ᱢᱤᱫᱴᱤᱡ ᱚᱱᱠᱟᱱ ᱡᱤᱱᱤᱥ ᱯᱞᱟᱴᱯᱷᱚᱨᱢ ᱠᱟᱱᱟ ᱡᱟᱦᱟᱸ ᱪᱮ ᱡᱤᱵᱚᱱ ᱥᱟᱨᱟᱭ ᱟᱹᱥᱩᱞ ᱢᱮᱭᱟ ᱡᱤᱵᱚᱱ ᱥᱟᱨᱟ ᱦᱚᱯᱚᱱ ᱪᱮᱛᱟᱱ ᱦᱚᱯᱚᱱ ᱤᱱᱠᱚᱢᱮ ᱮᱢᱟᱢᱟ ᱛᱚᱵᱮ ᱚᱱᱟ ᱠᱚᱫᱚ ᱛᱮᱦᱮᱧ ᱫᱷᱟᱹᱨᱤᱡ ᱚᱱᱟ ᱞᱟᱭᱤᱱ ᱨᱮ ᱟᱵᱚ ᱵᱟᱝ ᱵᱚ ᱥᱮᱱ ᱫᱟᱲᱮᱭᱟᱜ ᱠᱟᱱᱟ ᱛᱚᱵᱮ ᱱᱚᱣᱟ ᱠᱚ ᱤᱫᱤ ᱠᱟᱛᱮ ᱜᱮ ᱟᱵᱚ ᱛᱮᱦᱮᱧ ᱥᱩᱢᱡᱟᱹᱣ ᱨᱮᱭᱟᱜ ᱢᱮᱱᱟᱜᱼᱟ ᱟᱭᱢᱟ ᱞᱮᱠᱟᱱ ᱵᱮᱯᱟᱨ ᱠᱟᱛᱮ ᱦᱚᱸ ᱟᱵᱚᱣᱟᱜ ᱞᱟᱡ ᱵᱚ ᱟᱹᱥᱩᱞ ᱫᱟᱲᱮᱭᱟᱜᱼᱟ ᱟᱵᱚᱣᱟᱜ ᱯᱚᱨᱤᱵᱟᱨ ᱵᱚ ᱟᱹᱥᱩᱞ ᱫᱟᱲᱮᱭᱟᱜᱼᱟ

ᱟᱵᱚ ᱮᱠᱪᱩᱭᱮᱞᱤ ᱪᱷᱩᱴᱟᱹᱣ ᱞᱟᱡᱟ ᱵᱚᱛᱚᱨ ᱤᱫᱤ ᱠᱟᱛᱮ ᱛᱤᱱᱟᱹᱜ ᱜᱟᱱ ᱟᱵᱚ ᱯᱟᱹᱪᱷᱞᱟᱹ ᱨᱮ ᱢᱮᱱᱟᱜ ᱵᱚᱱᱟ ᱛᱚᱵᱮ ᱱᱚᱣᱟ ᱠᱚᱫᱚ ᱱᱤᱛᱚᱝᱟᱜ ᱡᱩᱜᱽ ᱨᱮ ᱵᱟᱭ ᱫᱚᱨᱠᱟᱨᱚᱜ ᱠᱟᱱᱟ ᱡᱚᱛᱚ ᱦᱚᱲ ᱜᱮ ᱵᱮᱯᱟᱨ ᱠᱷᱮᱛᱨᱮ ᱨᱮ

ᱟᱭᱢᱟ ᱞᱮᱠᱟᱱ ᱥᱩᱵᱤᱫᱷᱟ ᱥᱩᱡᱳᱜᱽ ᱢᱮᱱᱟᱜᱼᱟ ᱡᱟᱦᱟᱸ ᱪᱮ ᱟᱵᱚ ᱚᱱᱟ ᱠᱚ ᱠᱟᱹᱢᱤ ᱠᱟᱛᱮ ᱟᱵᱚᱣᱟᱜ ᱱᱤᱡᱮ ᱡᱟᱸᱜᱟ ᱨᱮ ᱛᱤᱸᱜᱩ ᱠᱟᱛᱮ ᱢᱤᱫ ᱵᱟᱨ ᱯᱩᱭᱥᱟᱹ ᱵᱚ ᱧᱟᱢ ᱫᱟᱲᱮᱭᱟᱜᱼᱟ ᱮᱴᱟᱜ ᱦᱚᱲ ᱴᱷᱮᱱ ᱫᱚᱥ ᱠᱷᱚᱱ ᱵᱟᱨᱚ ᱜᱷᱚᱱᱴᱟ ᱵᱟᱝ ᱠᱷᱟᱴᱟᱣ ᱠᱟᱛᱮ ᱟᱵᱚ ᱱᱤᱡᱮ ᱦᱚᱸᱵᱚ ᱤᱱᱠᱚᱢ ᱫᱟᱲᱮᱭᱟᱜᱼᱟ ᱚᱱᱠᱟ ᱞᱮᱠᱟ ᱠᱟᱹᱢᱤ ᱞᱟᱹᱜᱤᱫ ᱵᱚ ᱪᱮᱥᱴᱟᱭ ᱢᱟ ᱮᱱᱠᱷᱟᱱ ᱟᱵᱚ ᱟᱵᱚ ᱟᱨᱛᱷᱤᱠ ᱠᱷᱮᱛᱨᱮ ᱨᱮ ᱟᱹᱰᱤ ᱢᱟᱨᱟᱝ ᱥᱚᱯᱚᱨᱴ ᱵᱚ ᱧᱟᱢᱟ ᱛᱚᱵᱮ ᱛᱮᱦᱮᱧ ᱟᱵᱚ ᱵᱚ ᱩᱭᱦᱟᱹᱨ ᱢᱟ ᱟᱵᱚᱣᱟᱜ ᱱᱤᱡᱮᱨᱟᱜ ᱞᱟᱹᱜᱤᱫ ᱱᱤᱦᱟᱹᱛᱤ ᱫᱩᱭ ᱠᱷᱚᱱ ᱛᱤᱱ ᱜᱷᱚᱱᱴᱟ ᱪᱟᱨ ᱜᱷᱚᱱᱴᱟ ᱥᱚᱢᱚᱭ ᱵᱚ ᱮᱢ ᱢᱟ ᱟᱨ ᱟᱵᱚ ᱞᱟᱹᱜᱤᱫ ᱟᱵᱚᱣᱟᱜ ᱟᱨᱛᱷᱤᱠ ᱥᱚᱯᱚᱲ ᱵᱚ ᱧᱟᱢ ᱢᱟ ᱚᱱᱟ ᱜᱮᱵᱚ ᱪᱤᱱᱛᱟ ᱞᱮᱠᱷᱟᱱ ᱡᱚᱛᱚ ᱠᱷᱚᱱᱟᱜ ᱵᱮᱥᱚᱜᱼᱟ ᱟᱨ ᱢᱟ ᱛᱚᱵᱮ ᱟᱹᱞᱤᱧᱟᱜ ᱵᱤᱪᱟᱹᱨ ᱟᱯᱮ ᱠᱚ ᱥᱟᱢᱟᱝ ᱨᱮ ᱪᱮᱫ ᱞᱮᱠᱟ ᱯᱮ ᱵᱩᱡᱷᱟᱹᱣ ᱠᱮᱜᱼᱟ ᱚᱱᱟᱜᱮ ᱱᱚᱣᱟ ᱠᱚᱢᱮᱱᱴ ᱛᱟᱞᱟᱛᱮ ᱵᱚ ᱥᱚᱫᱚᱨᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ